ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱹᱫᱤᱵᱟᱹᱥᱤ ᱟᱣᱟᱡᱽ ᱨᱮ ᱟᱨ ᱛᱮᱦᱮᱧ ᱫᱚᱵᱚᱱ ᱦᱮᱡ ᱠᱟᱱᱟ ᱥᱟᱹᱨᱟᱹᱭᱠᱮᱞᱞᱟ ᱡᱮᱞᱟ ᱨᱮᱱᱟᱜ ᱠᱟᱸᱰᱨᱟ ᱛᱷᱟᱱᱟ ᱚᱱᱟ ᱯᱟᱞᱚ ᱵᱮᱲᱟ ᱨᱮ ᱟᱨ ᱱᱚᱰᱮ ᱫᱟᱦᱲᱤ ᱵᱩᱨᱩ ᱵᱚᱸᱜᱟ ᱵᱳᱨᱳ ᱦᱩᱭᱩᱜᱼᱟ ᱟᱨ ᱱᱚᱰᱮ ᱜᱮᱵᱚᱱ ᱦᱮᱡ ᱠᱟᱱᱟ ᱟᱨ ᱚᱱᱟ ᱜᱮᱵᱚᱱ ᱧᱮᱞ ᱱᱚᱰᱮᱱᱟᱜ ᱤᱛᱤᱦᱟᱥ ᱡᱟᱦᱟᱸ ᱱᱟᱜᱟᱢ ᱠᱟᱛᱷᱟ ᱠᱟᱱᱟ ᱟᱹᱰᱤ ᱦᱟᱦᱟᱲᱟ ᱜᱮᱭᱟ ᱟᱫᱚ ᱱᱚᱰᱮ ᱡᱟᱦᱟᱸ ᱱᱟᱭᱠᱮ ᱵᱟᱵᱟ ᱵᱚᱱ ᱠᱩᱞᱤ ᱠᱮᱫᱮᱭᱟ ᱞᱟᱹᱭ ᱠᱮᱜᱼᱟᱭ ᱡᱮ ᱱᱚᱰᱮ ᱫᱚ ᱯᱟᱥᱟᱱ ᱠᱟᱱᱟ ᱠᱚ ᱟᱨ ᱠᱤᱪᱷᱩ ᱥᱮᱫᱟᱭ ᱨᱮ ᱢᱮᱱᱟᱠᱚ ᱱᱚᱰᱮ ᱫᱚ ᱡᱟᱦᱟᱸ ᱥᱤᱠᱟᱹᱨᱤᱭᱟᱹ ᱡᱟᱦᱟᱸ ᱵᱟᱨᱭᱟ ᱥᱤᱠᱟᱹᱨᱤᱭᱟᱹ ᱠᱤᱱ ᱛᱟᱦᱮᱸ ᱠᱟᱱᱟ ᱚᱱᱟ ᱥᱟᱶ ᱥᱟᱶᱛᱮ ᱢᱤᱫ ᱥᱮᱛᱟ ᱛᱟᱦᱮᱸ ᱠᱟᱱᱟᱭ ᱟᱫᱚ ᱯᱟᱥᱟᱱ ᱟᱠᱟᱱᱟ ᱩᱱᱤᱭᱟᱜ ᱪᱤᱛᱟᱹᱨ ᱜᱮ ᱫᱷᱤᱨᱤ ᱨᱮ ᱱᱤᱛᱚᱜ ᱦᱚᱸ ᱢᱮᱱᱟᱜ ᱜᱮᱭᱟ ᱟᱨ ᱩᱱᱠᱤᱱ ᱢᱟᱠᱤᱱ ᱯᱟᱥᱟᱱ ᱟᱠᱟᱱᱟ ᱟᱫᱚ ᱚᱱᱟ ᱡᱟᱭᱜᱟ ᱜᱮ ᱠᱟᱱᱟ ᱱᱚᱰᱮ ᱵᱚᱱ ᱧᱮᱞ ᱫᱟᱲᱮᱭᱟᱜᱼᱟ ᱱᱚᱰᱮ ᱟᱭᱢᱟ ᱜᱟᱱ ᱫᱷᱤᱨᱤ ᱧᱮᱞᱚᱜ ᱠᱟᱱᱟ ᱪᱟᱹᱴᱟᱹᱱᱤ ᱫᱷᱤᱨᱤ ᱠᱟᱱᱟ ᱟᱨ ᱪᱟᱹᱴᱟᱹᱱᱤ ᱫᱷᱤᱨᱤ ᱱᱚᱝᱠᱟ ᱠᱟᱱᱟ ᱡᱮ ᱧᱮᱞ ᱦᱚᱸ ᱧᱮᱞ ᱛᱮᱦᱚᱸ ᱟᱹᱰᱤ ᱦᱟᱦᱟᱲᱟᱜ ᱜᱮ ᱧᱮᱞᱚᱜ ᱠᱟᱱᱟ ᱟᱨ ᱟᱹᱰᱤ ᱪᱮᱛᱟᱱ ᱨᱮ ᱢᱮᱱᱟᱜᱼᱟ ᱟᱹᱰᱤ ᱩᱥᱩᱞ ᱜᱮᱭᱟ ᱚᱸᱰᱮ ᱪᱟᱞᱟᱜ ᱛᱮᱦᱚᱸ ᱵᱚᱛᱚᱨ ᱜᱮ ᱵᱩᱡᱷᱟᱹᱜ ᱠᱟᱱᱟ ᱱᱚᱜᱼᱚᱭ ᱡᱟᱦᱟᱸ ᱵᱚᱱ ᱧᱮᱞᱮᱫ ᱱᱚᱰᱮ ᱠᱷᱚᱱᱟᱜ ᱧᱮᱞᱚᱜ ᱠᱟᱱᱟ ᱫᱷᱤᱨᱤ ᱟᱨ ᱚᱱᱟᱫᱚ ᱵᱩᱨᱩ ᱪᱮᱛᱟᱱ ᱠᱟᱱᱟ ᱟᱨ ᱚᱱᱟ ᱴᱷᱮᱡ ᱜᱮ ᱯᱟᱥᱟᱱ ᱟᱠᱟᱱᱟ ᱞᱟᱹᱭ ᱟᱠᱚ ᱟᱨ ᱚᱱᱛᱮ ᱫᱚ ᱱᱤᱛᱚᱜ ᱫᱚ ᱪᱟᱞᱟᱜ ᱫᱚ ᱦᱟᱸᱜ ᱵᱟᱨᱚᱱ ᱜᱮᱭᱟ ᱪᱮᱫᱟᱜ ᱥᱮ ᱟᱹᱰᱤ ᱮᱴᱟᱜ ᱨᱚᱠᱚᱢ ᱡᱟᱭᱜᱟ ᱠᱟᱱᱟ ᱵᱟᱲᱟᱭ ᱜᱮᱭᱟᱵᱚᱱ ᱟᱨ ᱫᱮᱡ ᱦᱚᱸ ᱵᱟᱵᱚᱱ ᱫᱟᱲᱮᱭᱟᱜᱼᱟ ᱚᱱᱠᱟᱱ ᱡᱟᱭᱜᱟ ᱨᱮ ᱟᱫᱚ ᱯᱟᱥᱟᱱ ᱠᱟᱱᱟ ᱟᱨ ᱱᱚᱰᱮ ᱟᱫᱚ ᱡᱩᱫᱤ ᱡᱟᱦᱟᱸᱭ ᱠᱚ ᱵᱟᱝ ᱵᱚᱱ ᱦᱮᱡ ᱠᱟᱱᱟ ᱤᱱᱟᱹ ᱠᱷᱟᱱ ᱦᱤᱡᱩᱜ ᱟᱵᱚᱱ ᱯᱟᱸᱪ ᱮᱯᱨᱤᱞ ᱡᱟᱦᱟᱸ ᱫᱚ ᱯᱟᱸᱪ ᱮᱯᱨᱤᱞ ᱛᱟᱹᱨᱤᱠᱷ ᱠᱟᱱᱟ ᱚᱱᱟ ᱛᱟᱹᱨᱤᱠᱷ ᱨᱮ ᱱᱚᱰᱮ ᱵᱚᱸᱜᱟᱼᱵᱩᱨᱩ ᱦᱩᱭᱩᱜᱼᱟ ᱟᱹᱞᱤᱧ ᱫᱚ ᱯᱟᱞᱚᱵᱮᱲᱟ

ᱟᱫᱚ ᱩᱱᱤ ᱪᱮᱬᱮ ᱥᱮᱸᱫᱽᱨᱟ ᱦᱮᱡ ᱞᱮᱱᱠᱷᱟᱱᱮ ᱱᱚᱰᱮ ᱚᱱᱟ ᱫᱷᱤᱨᱤ ᱨᱮ ᱫᱩᱲᱩᱵ ᱠᱟᱛᱮᱫ ᱛᱤᱨᱭᱳ ᱟᱨ ᱵᱟᱱᱟᱢᱮ ᱚᱨᱚᱝ ᱮᱫ ᱛᱟᱦᱮᱱᱚᱜᱼᱮ ᱟᱨ ᱚᱨᱚᱝ ᱮᱫ ᱛᱟᱦᱮᱱᱮ ᱩᱱᱤ ᱥᱮᱛᱟ ᱛᱟᱦᱮᱸ ᱠᱟᱱᱟ ᱟᱫᱚ ᱚᱨᱚᱝ ᱚᱨᱚᱝ ᱛᱮᱜᱮ ᱱᱚᱰᱮ ᱡᱟᱦᱟᱸᱭ ᱟᱭᱳ ᱢᱮᱱᱟᱭᱟ ᱥᱮ ᱩᱱᱤ ᱛᱟᱭᱱᱚᱢᱮ ᱟᱸᱜᱮᱱ ᱠᱮᱫᱮᱭᱟ ᱩᱱᱨᱮ ᱚᱱᱟ ᱯᱷᱳᱴᱳ ᱛᱮᱫ ᱮ ᱵᱟᱹᱜᱤᱭᱟᱫᱟ ᱦᱚᱲ ᱫᱚᱭ ᱠᱷᱟᱹᱲ ᱠᱮᱫᱟ ᱵᱷᱤᱛᱤᱨ ᱟᱨ ᱩᱱᱤ ᱥᱮᱛᱟᱣᱟᱜ ᱦᱚᱸ ᱯᱷᱳᱴᱳ ᱦᱚᱸ ᱢᱮᱱᱟᱜ ᱜᱮᱭᱟ ᱱᱤᱛᱚᱝ ᱦᱚᱸ

ᱯᱟᱸᱪ ᱟᱯᱨᱤᱞ ᱨᱮ ᱵᱚᱸᱜᱟ ᱵᱳᱨᱳ ᱡᱮᱢᱚᱱ ᱜᱳᱴᱟ ᱫᱤᱥᱚᱢ ᱨᱮᱱ ᱦᱚᱲ ᱢᱟᱱᱮ ᱢᱤᱫ ᱫᱤᱱ ᱵᱚᱱ ᱡᱚᱴᱟᱣᱮᱫ ᱠᱚᱣᱟ ᱤᱱᱟᱹ ᱦᱤᱞᱳᱜ ᱜᱮ ᱦᱟᱸᱜ ᱯᱟᱹᱦᱩᱲ ᱦᱚᱸᱠᱚ ᱵᱚᱸᱜᱟᱜ ᱠᱟᱱᱟ ᱠᱚ ᱟᱨ ᱡᱟᱦᱟᱸ ᱛᱤᱱᱟᱹᱜ ᱫᱤᱥᱚᱢ ᱨᱤᱱᱤᱡ ᱡᱟᱦᱟᱸᱭ ᱟᱠᱚᱣᱟᱜ ᱫᱩᱠ ᱦᱚᱨ ᱦᱚᱵᱚᱨ ᱠᱟᱛᱮᱫ ᱠᱚ ᱦᱤᱡᱩᱜ ᱠᱟᱱᱟ ᱩᱱᱠᱩ ᱦᱚᱸ ᱱᱚᱰᱮ ᱦᱮᱡ ᱠᱟᱛᱮᱫ ᱠᱚ ᱥᱟᱱᱛᱤᱜ ᱠᱟᱱᱟ ᱠᱚ ᱟᱪᱪᱷᱟ ᱱᱚᱰᱮ ᱪᱮᱫ ᱪᱮᱫ ᱠᱚᱵᱚᱱ ᱢᱟᱱᱥᱤᱠ ᱮᱫᱟ ᱟᱨ ᱪᱮᱫ ᱪᱮᱫ ᱞᱮᱠᱟᱱᱟᱜ ᱠᱚᱵᱚᱱ ᱢᱟᱱᱥᱤᱠ ᱮᱫᱟ ᱠᱟᱹᱴᱤᱡ ᱚᱱᱟ ᱵᱤᱱ ᱞᱟᱹᱭ ᱠᱮᱭᱟ ᱦᱩᱱᱟᱹᱝ ᱱᱚᱰᱮ ᱢᱟᱱᱥᱤᱠᱚᱜᱼᱟ ᱵᱚᱫᱟ ᱟᱨ ᱯᱟᱨᱣᱟ ᱟᱨ ᱵᱟᱵᱟ ᱟᱨ ᱵᱟᱵᱟ ᱞᱟᱹᱜᱤᱫ ᱫᱚ ᱫᱟᱹᱦᱲᱤ ᱟᱨ ᱫᱷᱩᱛᱤ ᱟᱨ ᱟᱭᱳ ᱞᱟᱹᱜᱤᱫ ᱫᱚ ᱥᱟᱹᱲᱤ ᱟᱨ ᱥᱟᱭᱟ ᱚᱱᱟ ᱟᱨᱟᱜ ᱥᱟᱹᱲᱤ ᱟᱨ ᱯᱩᱬ ᱯᱩᱬ ᱥᱟᱹᱲᱤ ᱟᱪᱪᱷᱟ ᱠᱤᱪᱷᱩ ᱜᱟᱱᱮᱢ ᱞᱟᱹᱭ ᱠᱮᱭᱟ ᱪᱮᱫ ᱞᱮᱠᱟᱱ ᱮᱴᱠᱮᱴᱚᱬᱮ ᱚᱥᱩᱵᱤᱫᱷᱟ ᱠᱚ ᱟᱵᱚ ᱱᱚᱰᱮ ᱢᱟᱱᱥᱤᱠ ᱫᱟᱲᱮᱭᱟᱜᱼᱟ ᱵᱚᱱ ᱱᱚᱰᱮᱱᱟᱜ ᱮᱴᱠᱮᱴᱚᱬᱮ ᱢᱟᱱᱥᱤᱠ ᱫᱚ ᱱᱚᱝᱠᱟᱱᱟᱜ ᱢᱟᱱᱮ ᱟᱹᱵᱤᱱ ᱡᱩᱫᱤ ᱦᱟᱸᱜ ᱮᱢᱟᱨᱡᱮᱱᱥᱤ ᱨᱩᱣᱟᱹᱜ ᱠᱟᱱᱟ ᱵᱤᱱ ᱵᱟᱹᱵᱤᱱ ᱵᱮᱥᱚᱜ ᱠᱟᱱ ᱜᱮᱭᱟ ᱤᱱᱟᱹ ᱠᱷᱟᱱ ᱚᱸᱰᱮ ᱢᱟᱱᱥᱤᱠ ᱫᱟᱲᱮᱭᱟᱜᱼᱟ ᱵᱤᱱ ᱟᱹᱵᱤᱱ ᱡᱩᱫᱤ ᱡᱳᱨᱫᱟᱨ ᱜᱮᱵᱤᱱ ᱢᱟᱱᱥᱤᱠ ᱟᱹᱞᱤᱧ ᱪᱟᱬ ᱜᱮᱞᱤᱧ ᱵᱮᱥᱚᱜ ᱮᱢᱟᱱ ᱞᱤᱧ ᱤᱱᱟᱹ ᱠᱷᱟᱱ ᱫᱚ ᱟᱹᱵᱤᱱ ᱯᱟᱴᱷᱟᱭ ᱢᱟᱱᱥᱤᱠ ᱞᱮᱠᱷᱟᱱ ᱫᱚ ᱦᱳᱭ ᱵᱚᱫᱟ ᱵᱤᱱ ᱢᱟᱱᱥᱤᱠ ᱞᱮᱠᱷᱟᱱ ᱫᱚ ᱟᱹᱵᱤᱱ ᱵᱮᱥᱚᱜ ᱠᱟᱱ ᱜᱮᱭᱟ ᱵᱤᱱ ᱟᱨ ᱚᱱᱟ ᱛᱟᱭᱱᱚᱢ ᱛᱮ ᱟᱨᱚ ᱡᱩᱫᱤ ᱟᱹᱵᱤᱱ ᱢᱮᱱᱟᱵᱤᱱ ᱟᱹᱞᱤᱧ ᱫᱚ ᱢᱤᱫ ᱡᱚᱲ ᱯᱟᱨᱣᱟ ᱛᱮᱦᱚᱸ ᱟᱹᱞᱤᱧ ᱥᱟᱱᱛᱤ ᱞᱤᱧ ᱧᱟᱢ ᱢᱟ ᱚᱱᱟ ᱦᱚᱸᱭ ᱠᱟᱹᱢᱤᱭᱟ ᱟᱨ ᱢᱤᱫ ᱠᱤᱞᱳ ᱞᱟᱹᱰᱩ ᱛᱚ ᱡᱩᱫᱤ ᱵᱤᱱ ᱢᱟᱱᱥᱤᱠ ᱫᱚᱦᱚᱭᱟ ᱚᱱᱟ ᱦᱚᱸ ᱛᱮᱦᱚᱸᱭ ᱠᱟᱹᱢᱤᱭᱟ ᱟᱪᱪᱷᱟ ᱱᱚᱰᱮ ᱫᱚ ᱚᱠᱚᱭ ᱠᱚᱵᱚᱱ ᱵᱚᱸᱜᱟ ᱟᱠᱚ ᱠᱟᱱᱟ ᱱᱟᱦᱟᱜ ᱠᱤᱪᱷᱩ ᱠᱟᱹᱴᱤᱡ ᱵᱤᱱ ᱞᱟᱹᱭ ᱠᱮᱭᱟ ᱦᱩᱱᱟᱹᱝ ᱱᱚᱰᱮ ᱫᱚ ᱫᱟᱹᱦᱲᱤ ᱵᱩᱨᱩ ᱢᱟ ᱯᱟᱹᱣᱲᱤ ᱟᱨ ᱟᱨᱟᱜ ᱵᱩᱨᱩ ᱯᱟᱴ ᱯᱟᱹᱣᱲᱤ ᱟᱨ ᱚᱱᱟ ᱥᱟᱶ ᱥᱟᱶᱛᱮ ᱢᱮᱱᱟᱜ ᱠᱤᱱᱟ ᱞᱩᱜᱩ ᱵᱟᱵᱟ ᱞᱩᱜᱩ ᱟᱭᱳ ᱛᱚ ᱱᱤᱛ ᱫᱚ ᱫᱟᱹᱦᱲᱤ ᱵᱩᱨᱩ ᱪᱮᱛᱟᱱ ᱨᱮ ᱢᱮᱱᱟᱜ ᱵᱚᱱᱟ ᱟᱨ ᱚᱸᱰᱮ ᱵᱚᱸᱜᱟ ᱵᱳᱨᱳ ᱦᱩᱭᱩᱜ ᱠᱟᱱᱟ ᱡᱟᱦᱟᱸ ᱡᱟᱭᱜᱟ ᱨᱮ ᱚᱱᱟ ᱡᱟᱭᱜᱟ ᱨᱮ ᱢᱮᱱᱟᱜ ᱵᱚᱱᱟ ᱟᱫᱚ ᱢᱤᱫ ᱟᱭᱳ ᱦᱚᱲ ᱢᱮᱱᱟᱭᱟ ᱟᱫᱚ ᱩᱱᱤᱜᱮ ᱩᱯᱨᱩᱢ ᱵᱚᱱ ᱠᱩᱞᱤᱭᱮᱭᱟ ᱯᱟᱹᱦᱤᱞ ᱫᱚ ᱚᱠᱟ ᱠᱷᱚᱱᱮ ᱦᱮᱡ ᱥᱮᱴᱮᱨ ᱟᱠᱟᱱᱟ ᱦᱳᱭ ᱞᱟᱹᱭ ᱠᱮᱫ ᱵᱤᱱ ᱟᱹᱵᱤᱱᱟᱜ ᱧᱩᱛᱩᱢ ᱵᱤᱱ ᱞᱟᱹᱭ ᱠᱮᱭᱟ ᱦᱩᱱᱟᱹᱝ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱯᱟᱨᱵᱚᱛᱤ ᱢᱟᱨᱰᱤ ᱟᱨ ᱟᱹᱛᱩ ᱛᱟᱞᱮ ᱫᱚ ᱨᱟᱡᱽᱜᱚᱲᱟ ᱨᱟᱢᱡᱤᱭᱚᱱᱯᱩᱨ

ᱠᱟᱹᱢᱤ ᱠᱮᱫ ᱜᱮᱭᱟᱭ ᱚᱱᱟ ᱪᱮᱫᱟᱜ ᱜᱮ ᱜᱮᱞᱤᱧ ᱮᱢ ᱠᱮᱜᱼᱟ ᱟᱪᱪᱷᱟ ᱢᱟᱱᱮ ᱦᱟᱱᱟ ᱵᱚᱪᱷᱚᱨ ᱦᱚᱸᱵᱤᱱ ᱦᱮᱡ ᱞᱮᱱ ᱛᱟᱦᱮᱱᱟ ᱩᱱ ᱨᱮᱵᱤᱱ ᱦᱮᱸ ᱢᱟᱱᱥᱤᱠ ᱦᱮᱡ ᱞᱮᱫ ᱞᱮᱱᱟᱞᱤᱧ ᱛᱟᱦᱮᱱᱟ ᱦᱟᱱᱟ ᱵᱚᱪᱷᱚᱨ ᱟᱨ ᱟᱹᱵᱤᱱ ᱮᱱᱠᱷᱟᱱ ᱢᱟᱱᱥᱤᱠ ᱚᱱᱟᱭ ᱠᱟᱹᱢᱤ ᱟᱠᱟᱫ ᱡᱟᱦᱟᱸ ᱚᱱᱟ ᱵᱟᱵᱚᱫ ᱛᱮ ᱢᱟᱱᱮ ᱱᱤᱭᱟᱹ ᱵᱟᱨ ᱵᱤᱱ ᱦᱮᱡ ᱟᱠᱟᱱᱟ ᱟᱫᱚ ᱪᱮᱫ ᱵᱤᱱ ᱢᱟᱱᱥᱤᱠ ᱞᱮᱫ ᱛᱟᱦᱮᱱᱟ ᱢᱟᱱᱮ ᱪᱮᱫ ᱢᱟᱱᱥᱤᱠ ᱨᱮ ᱪᱮᱫ ᱵᱤᱱ ᱮᱢ ᱠᱮᱫᱼᱟ ᱪᱮᱫ ᱞᱟᱜᱟᱣ ᱮᱱᱟ ᱟᱹᱵᱤᱱ ᱫᱚ ᱱᱟᱦᱟᱜ ᱟᱹᱞᱤᱧ ᱫᱚ ᱵᱟ ᱵᱟ ᱢᱚᱛᱞᱚᱵ ᱢᱤᱫ ᱡᱚᱲ ᱯᱟᱣᱨᱟ ᱠᱤᱱ ᱞᱟᱜᱟᱣᱮᱱᱟ ᱟᱪᱪᱷᱟ ᱛᱚ ᱧᱮᱞ ᱫᱟᱲᱮᱭᱟᱜ ᱠᱟᱱᱟ ᱵᱚᱱ ᱱᱚᱜᱼᱚ ᱱᱚᱝᱠᱟ ᱟᱭᱳ ᱦᱚᱲ ᱢᱤᱫ ᱱᱩᱭ ᱦᱟᱱᱟ ᱵᱚᱪᱷᱚᱨ ᱨᱮ ᱢᱟᱱᱥᱤᱠ ᱞᱮᱫ ᱛᱟᱦᱮᱱᱟ ᱟᱫᱚ ᱠᱟᱹᱢᱤ ᱠᱟᱜ ᱛᱟᱭ ᱚᱵᱚᱥᱥᱳᱭ ᱪᱮᱫ ᱚᱥᱩᱵᱤᱫᱟ ᱠᱚᱨᱮ ᱛᱟᱦᱮᱸ ᱠᱟᱱᱟᱭ ᱮᱴᱠᱮᱴᱚᱬᱮ ᱠᱚ ᱨᱮ ᱚᱱᱟᱛᱮ ᱱᱮᱥ ᱦᱮᱡ ᱠᱟᱱᱟᱭ ᱟᱨ ᱚᱱᱟ ᱢᱟᱱᱥᱤᱠ ᱱᱚᱰᱮ ᱮᱢ ᱦᱚᱴᱚ ᱛᱚ ᱱᱚᱣᱟ ᱫᱟᱦᱲᱤ ᱵᱩᱨᱩ ᱡᱟᱦᱟᱸ ᱠᱟᱱᱟ ᱱᱚᱰᱮ ᱯᱮ ᱡᱟᱭᱜᱟ ᱨᱮᱠᱚ ᱵᱚᱸᱜᱟᱭᱟ ᱚᱞᱚᱜᱽ ᱚᱞᱚᱜᱽ ᱵᱩᱨᱩ ᱮᱠᱫᱚᱢ ᱪᱮᱛᱟᱱ ᱢᱮᱱᱟᱜᱼᱟ ᱚᱸᱰᱮ ᱢᱤᱫ ᱡᱟᱭᱜᱟ ᱨᱮ ᱟᱨ ᱱᱤᱛᱚᱜ ᱡᱟᱦᱟᱸ ᱢᱮᱱᱟᱜ ᱵᱚᱱᱟ ᱱᱚᱣᱟ ᱫᱚ ᱛᱟᱞᱟ ᱨᱮᱱᱟᱜ ᱠᱟᱱᱟ ᱟᱨ ᱞᱟᱛᱟᱨ ᱨᱮ ᱮᱠᱫᱚᱢ ᱠᱚ ᱵᱚᱸᱜᱟᱭᱟ ᱟᱨ ᱱᱚᱣᱟ ᱡᱟᱦᱟᱸ ᱛᱟᱞᱟ ᱨᱮᱠᱚ ᱵᱚᱸᱜᱟᱭᱟ ᱱᱚᱣᱟ ᱫᱚ ᱫᱚᱨᱵᱟᱨ ᱪᱟᱹᱴᱟᱹᱱᱤ ᱧᱩᱛᱩᱢ ᱛᱮ ᱱᱚᱰᱮ ᱠᱚ ᱵᱚᱸᱜᱟᱭᱟ ᱟᱨ ᱞᱩᱜᱩ ᱵᱟᱵᱟ ᱞᱩᱜᱩ ᱟᱭᱳ ᱦᱚᱸᱠᱚ ᱧᱩᱛᱩᱢ ᱛᱮᱦᱚᱸ ᱠᱚ ᱵᱚᱸᱜᱟᱭᱟ ᱟᱫᱚ ᱚᱱᱟᱜᱮ ᱫᱚᱨᱵᱟᱨ ᱪᱟᱹᱴᱟᱹᱱᱤ ᱧᱩᱛᱩᱢ ᱛᱮ ᱱᱚᱰᱮ ᱠᱚ ᱵᱚᱸᱜᱟᱭᱟ ᱟᱫᱚ ᱟᱹᱰᱤ ᱚᱱᱟᱜᱮ ᱦᱟᱸᱜ ᱪᱟᱹᱴᱟᱹᱱᱤ ᱡᱟᱦᱟᱸ ᱠᱟᱱᱟ ᱚᱱᱟ ᱞᱟᱛᱟᱨ ᱯᱟᱥᱴᱟ ᱨᱮ ᱢᱮᱱᱟᱜ ᱵᱚᱱᱟ ᱪᱟᱹᱴᱟᱹᱱᱤ ᱴᱟᱜ ᱫᱚ ᱪᱮᱛᱟᱱ ᱨᱮ ᱢᱮᱱᱟᱜᱼᱟ ᱚᱱᱟ ᱞᱟᱛᱟᱨ ᱨᱮᱜᱮ ᱟᱫᱚ ᱟᱹᱰᱤ ᱦᱟᱦᱟᱲᱟᱜ ᱜᱮ ᱧᱮᱞᱚᱜ ᱠᱟᱱᱟ ᱱᱚᱣᱟ ᱡᱟᱦᱟᱸ ᱞᱟᱛᱟᱨ ᱨᱮᱱᱟᱜ ᱠᱟᱱᱟ ᱟᱫᱚ ᱜᱩᱯᱷᱟ ᱞᱮᱠᱟ ᱠᱩᱢᱵᱟ ᱞᱮᱠᱟ ᱧᱮᱞᱚᱜ ᱠᱟᱱᱟ ᱛᱤᱱᱟᱹᱜ ᱪᱮᱦᱨᱟ ᱠᱮᱢᱮᱨᱟ ᱢᱮᱱ ᱠᱟᱹᱴᱤᱡ ᱱᱚᱛᱮᱢ ᱦᱤᱡᱩᱜᱼᱟ ᱱᱚᱛᱮᱢ ᱟᱹᱜᱩᱭᱟ ᱟᱨᱮᱢ ᱩᱫᱩᱜᱟ ᱱᱚᱰᱮ ᱧᱮᱞᱟᱢ ᱵᱩᱱᱩᱢ ᱧᱮᱞᱚᱜ ᱠᱟᱱᱟ ᱱᱚᱣᱟ ᱴᱷᱮᱡ ᱟᱨ ᱱᱚᱣᱟ ᱡᱟᱦᱟᱸ ᱞᱮᱠᱟ ᱧᱮᱞᱚᱜ ᱠᱟᱱᱟ ᱱᱚᱣᱟ ᱜᱩᱯᱷᱟ ᱞᱮᱠᱟ ᱟᱨ ᱫᱷᱤᱨᱤ ᱠᱟᱱᱟ ᱱᱚᱣᱟ ᱫᱚ ᱟᱨ ᱱᱚᱣᱟ ᱪᱮᱛᱟᱱ ᱨᱮᱜᱮ ᱚᱸᱰᱮ ᱫᱚ ᱞᱩᱜᱩᱼᱵᱩᱨᱩ ᱨᱮᱱᱟᱜ ᱡᱟᱦᱟᱸ ᱠᱟᱱᱟ ᱫᱚᱨᱵᱟᱨ ᱪᱟᱹᱴᱟᱹᱱᱤ ᱚᱱᱟ ᱧᱩᱛᱩᱢ ᱛᱮᱠᱚ ᱵᱚᱸᱜᱟᱭᱟ ᱟᱨ ᱱᱚᱰᱮ ᱦᱩᱰᱤᱧ ᱦᱩᱰᱤᱧ ᱡᱟᱦᱟᱸ ᱫᱚ ᱱᱚᱣᱟ ᱵᱩᱱᱩᱢ ᱵᱚᱱ ᱵᱟᱲᱟᱭᱟ ᱵᱩᱱᱩᱢ ᱫᱚ ᱡᱟᱦᱟᱸ ᱚᱛ ᱵᱷᱤᱛᱤᱨ ᱮᱠᱫᱚᱢ ᱚᱛ ᱞᱟᱛᱟᱨ ᱠᱷᱚᱱᱟᱜ ᱢᱟᱱᱮ ᱪᱮᱛᱟᱱ ᱫᱷᱟᱹᱨᱤᱡ ᱨᱟᱠᱟᱵ ᱠᱚᱜᱼᱟ ᱚᱱᱟ ᱵᱩᱱᱩᱢ ᱠᱟᱱᱟ ᱟᱨ ᱱᱚᱣᱟ ᱫᱚ ᱵᱩᱨᱩ ᱨᱮ ᱦᱮᱱᱟᱜᱼᱟ ᱡᱟᱦᱟᱸ ᱵᱚᱱ ᱵᱟᱲᱟᱭᱟ ᱴᱟᱺᱰᱤ ᱴᱤᱠᱟᱹᱨ ᱚᱱᱟ ᱠᱚᱨᱮ ᱫᱚ ᱵᱟᱝ ᱠᱟᱱᱟ ᱵᱩᱨᱩ ᱩᱱᱟᱹᱜ ᱫᱷᱤᱨᱤ ᱰᱷᱚᱲᱟ ᱰᱷᱟᱹᱲᱟᱹᱲ ᱢᱮᱱᱟᱜᱼᱟ ᱮᱱᱛᱮ ᱨᱮᱦᱚᱸ ᱱᱚᱣᱟ ᱵᱩᱱᱩᱢ ᱨᱮᱱᱟᱜ ᱢᱤᱫᱴᱟᱝ ᱡᱟᱦᱟᱸ ᱠᱟᱱᱟ ᱵᱟᱲᱟᱭ ᱟᱵᱚᱱ ᱡᱮ ᱱᱚᱣᱟ ᱨᱮ ᱵᱷᱩᱜᱟᱹᱜ ᱛᱟᱦᱮᱱᱟ ᱞᱟᱛᱟᱨ ᱞᱟᱛᱟᱨ ᱛᱮ ᱵᱷᱩᱜᱟᱹᱜ ᱛᱟᱦᱮᱱᱟ ᱟᱨ ᱚᱱᱟ ᱫᱚ ᱟᱭᱢᱟ ᱡᱷᱟᱹᱞ ᱫᱷᱟᱹᱨᱤᱡ ᱵᱷᱩᱜᱟᱹᱜ ᱛᱟᱦᱮᱱᱟ ᱟᱨ ᱚᱱᱟᱜᱮ ᱵᱩᱱᱩᱢ ᱠᱟᱱᱟ ᱛᱮᱦᱮᱧ ᱟᱨ ᱚᱱᱠᱟᱱ ᱚᱱᱠᱟᱱ ᱡᱟᱭᱜᱟ ᱠᱚᱨᱮᱜ ᱵᱩᱱᱩᱢ ᱠᱷᱟᱥᱠᱟᱨ ᱧᱟᱢᱚᱜᱼᱟ ᱡᱟᱦᱟᱸ ᱠᱚᱨᱮ ᱫᱚ ᱟᱹᱰᱤ ᱠᱷᱟᱛᱨᱟ ᱧᱚᱜ ᱜᱮ ᱛᱟᱦᱮᱱᱟ ᱞᱟᱹᱭ ᱟᱠᱚ ᱦᱟᱯᱲᱟᱢ ᱠᱚ ᱟᱨ ᱚᱱᱟ ᱜᱮ ᱠᱟᱱᱟ ᱱᱚᱣᱟ ᱫᱚᱨᱵᱟᱨ ᱪᱟᱹᱴᱟᱹᱱᱤ ᱱᱚᱰᱮ ᱠᱚ ᱢᱮᱛᱟᱜ ᱠᱟᱱᱟ ᱟᱨ ᱚᱸᱰᱮᱱᱟᱜ ᱵᱷᱟᱜᱽ ᱜᱮ ᱟᱨ ᱚᱸᱰᱮᱱᱟᱜ ᱧᱩᱛᱩᱢ ᱛᱮᱜᱮ ᱡᱟᱦᱟᱸ ᱞᱩᱜᱩᱼᱵᱩᱨᱩ ᱨᱮᱱᱟᱜ ᱧᱩᱛᱩᱢ ᱛᱮᱜᱮ ᱠᱚ ᱵᱚᱸᱜᱟᱭᱟ ᱱᱚᱣᱟ ᱫᱚᱨᱵᱟᱨ ᱪᱟᱹᱴᱟᱹᱱᱤ ᱨᱮᱦᱚᱸ ᱟᱫᱚ ᱧᱮᱞ ᱛᱮ ᱟᱹᱰᱤ ᱦᱟᱦᱟᱲᱟᱜ ᱜᱮ ᱧᱮᱞ ᱫᱟᱲᱮᱭᱟᱜᱼᱟ ᱵᱚᱱ ᱱᱚᱜᱼᱚᱭ ᱱᱚᱣᱟ ᱫᱚ ᱫᱷᱤᱨᱤ ᱠᱟᱱᱟ ᱟᱨ ᱱᱚᱰᱮ ᱡᱩᱫᱤ ᱫᱟᱜ ᱡᱟᱹᱯᱩᱫ ᱡᱟᱦᱟᱸ ᱛᱤᱥᱮᱢ ᱦᱤᱡᱩᱜ ᱟᱥᱮ ᱱᱚᱰᱮᱢ ᱛᱟᱦᱮᱱᱟ ᱮᱱᱛᱮ ᱨᱮᱦᱚᱸ ᱵᱟᱢ ᱞᱚᱦᱚᱫᱚᱜᱼᱟ ᱦᱚᱭ ᱦᱤᱸᱥᱤᱫ ᱦᱚᱸ ᱵᱟᱭ ᱵᱟᱡᱟᱜᱼᱟ ᱱᱚᱰᱮ ᱱᱩᱱᱟᱹᱜ ᱡᱤᱭᱟᱹᱲ ᱵᱩᱡᱷᱟᱹᱜ ᱠᱟᱱᱟ ᱱᱩᱱᱟᱹᱜ ᱴᱷᱟᱱᱰᱟ ᱥᱟᱺᱦᱤᱡ ᱵᱩᱡᱷᱟᱹᱜ ᱠᱟᱱᱟ ᱡᱮ ᱟᱫᱚ ᱠᱤᱪᱷᱩ ᱜᱟᱱ ᱵᱟᱵᱟ ᱦᱚᱲ ᱠᱚᱥᱮ ᱫᱟᱫᱟ ᱦᱚᱲ ᱠᱚ ᱱᱟᱦᱟᱜ ᱥᱮ ᱵᱚᱭᱦᱟ ᱠᱚ ᱱᱚᱣᱟ ᱰᱟᱦᱟᱨ ᱰᱟᱦᱟᱨ ᱛᱮᱠᱚ ᱨᱟᱠᱟᱵ ᱠᱟᱱᱟ ᱟᱫᱚ ᱠᱟᱹᱴᱤᱡ ᱡᱷᱟᱹᱞ ᱧᱚᱜ ᱜᱮᱭᱟ ᱛᱚ ᱱᱚᱣᱟ ᱫᱟᱹᱦᱲᱤ ᱵᱩᱨᱩ ᱟᱫᱚ ᱟᱹᱰᱤ ᱠᱚᱥᱴᱚ ᱛᱮᱦᱟᱸᱜ ᱠᱚ ᱨᱟᱠᱟᱵ ᱠᱟᱱᱟ ᱟᱫᱚ ᱩᱱᱠᱩ ᱵᱚᱱ ᱠᱩᱞᱤ ᱠᱚᱣᱟ ᱩᱯᱨᱩᱢ ᱚᱠᱟ ᱠᱷᱚᱱᱟᱜ ᱠᱚ ᱦᱮᱡ ᱠᱟᱱᱟ ᱟᱪᱪᱷᱟ ᱯᱟᱹᱦᱤᱞ ᱜᱚᱢᱠᱮ ᱟᱹᱵᱤᱱ ᱩᱯᱨᱩᱢ ᱯᱟᱹᱦᱤᱞ ᱵᱤᱱ ᱞᱟᱹᱭ ᱠᱮᱜᱼᱟ ᱧᱩᱛᱩᱢ ᱵᱤᱱ ᱞᱟᱹᱭ ᱠᱮᱜᱼᱟ ᱦᱳᱭ ᱟᱹᱞᱤᱧ ᱫᱚ ᱦᱟᱸᱜ ᱡᱤᱭᱟᱹᱲ ᱡᱷᱩᱢᱩᱨ ᱠᱷᱚᱱ ᱞᱤᱧ ᱦᱮᱡ ᱠᱟᱱᱟ ᱧᱩᱛᱩᱢ ᱛᱟᱹᱞᱤᱧ ᱫᱚ ᱪᱟᱢᱨᱩ ᱦᱟᱸᱥᱫᱟ ᱦᱟᱸᱜ ᱟᱫᱚ ᱱᱤᱛᱚᱜ ᱞᱮ ᱦᱤᱡᱩᱜ ᱠᱟᱱᱟ ᱦᱟᱸᱜ ᱟᱹᱰᱤ ᱞᱟᱸᱜᱟ ᱦᱤᱥᱟᱹᱵ ᱟᱹᱰᱤ ᱥᱟᱺᱜᱤᱧ ᱠᱷᱚᱱᱟᱜ ᱱᱤᱛᱚᱜ ᱞᱮ ᱨᱟᱠᱟᱵ ᱠᱟᱱᱟ ᱦᱟᱸᱜ ᱠᱚᱥᱴᱚ ᱢᱚᱥᱴᱚ ᱨᱮᱸᱜᱮᱡ ᱛᱮᱜᱮᱞᱮ ᱦᱮᱡ ᱠᱟᱱᱟ ᱦᱟᱸᱜ ᱟᱨ ᱱᱚᱰᱮ ᱫᱚ ᱦᱟᱸᱜ ᱥᱟᱫᱟᱣᱟᱜ ᱛᱮᱜᱮ ᱪᱟᱞᱟᱣ ᱦᱩᱭᱩᱜ ᱠᱟᱱᱟ ᱠᱚ ᱞᱟᱹᱭᱮᱫᱼᱟ ᱞᱟᱛᱟᱨ ᱥᱮᱫ ᱠᱷᱚᱱᱟᱜ ᱦᱟᱸᱜ ᱟᱪᱪᱷᱟ ᱚᱱᱟᱛᱮ ᱢᱟᱱᱮ ᱯᱮᱱᱴ ᱠᱚᱫᱚ ᱵᱟᱝ ᱠᱟᱛᱮ ᱫᱷᱩᱛᱤ ᱟᱨ ᱥᱟᱫᱟ ᱡᱟᱦᱟᱸ ᱦᱳᱭ ᱚᱱᱟ ᱠᱟᱛᱮ ᱜᱮᱢ ᱦᱮᱡ ᱟᱠᱟᱱᱟ ᱦᱟᱸᱜ ᱟᱪᱪᱷᱟ ᱟᱪᱪᱷᱟ ᱱᱚᱣᱟ ᱠᱷᱚᱱ ᱢᱟᱱᱮ ᱢᱟᱲᱟᱝ ᱵᱟᱨ ᱟᱨᱚ ᱵᱤᱱ ᱦᱮᱡ ᱠᱟᱱᱟ ᱥᱮ ᱱᱮᱥ ᱜᱮ ᱯᱷᱟᱥᱴ ᱵᱤᱱ ᱦᱮᱡ ᱠᱟᱱᱟ ᱵᱟᱝ ᱢᱟᱲᱟᱝ ᱵᱟᱨ ᱞᱤᱧ ᱦᱮᱡᱼᱟ ᱟᱪᱪᱷᱟ ᱵᱟᱨ ᱯᱮ ᱥᱮᱨᱢᱟ ᱞᱤᱧ ᱦᱩᱭᱩᱜ ᱠᱟᱱᱟ ᱦᱟᱸᱜ ᱟᱪᱪᱷᱟ ᱟᱹᱵᱤᱱ ᱡᱟᱦᱟᱸ ᱛᱤᱱᱟᱹᱜ ᱡᱟᱱᱠᱟᱨᱤ ᱢᱮᱱᱟᱜ ᱛᱟᱵᱤᱱ ᱱᱚᱰᱮᱱᱟᱜ ᱵᱚᱸᱜᱟ ᱵᱩᱨᱩ ᱤᱫᱤ ᱠᱟᱛᱮ ᱢᱟᱱᱮ ᱱᱚᱰᱮᱱᱟᱜ ᱵᱚᱸᱜᱟ ᱵᱩᱨᱩ ᱪᱮᱫ ᱞᱮᱠᱟᱱᱟ ᱪᱮᱫ ᱞᱮᱠᱟ ᱠᱟᱹᱢᱤ ᱵᱟᱭ ᱠᱟᱹᱢᱤ ᱪᱮᱫ ᱞᱮᱠᱟ ᱱᱚᱰᱮ ᱨᱮᱭᱟᱜ ᱵᱚᱸᱜᱟ ᱵᱩᱨᱩ ᱫᱚ ᱟᱹᱰᱤ ᱜᱮ ᱥᱚᱛ ᱜᱮᱭᱟ ᱚᱱᱟ ᱯᱟᱹᱛᱭᱟᱹᱣ ᱢᱮᱱᱟᱜ ᱛᱮᱜᱮ ᱦᱟᱸᱜ ᱟᱵᱚ ᱵᱚᱱ ᱦᱤᱡᱩᱜ ᱠᱟᱱᱟ ᱟᱪᱪᱷᱟ ᱟᱨ ᱱᱚᱜᱼᱚᱭ ᱵᱚᱱ ᱧᱮᱞᱮᱫ ᱜᱮᱭᱟ ᱱᱤᱛᱚᱜ ᱦᱚᱸ ᱦᱚᱲ ᱵᱩᱨᱩᱫ ᱵᱩᱨᱩᱫ ᱵᱚᱱ ᱥᱮᱴᱮᱨᱚᱜ ᱠᱟᱱ ᱜᱮᱭᱟ ᱟᱪᱪᱷᱟ ᱯᱟᱹᱛᱭᱟᱹᱣ ᱢᱮᱱᱟᱜ ᱛᱮᱜᱮ ᱟᱨ ᱱᱚᱰᱮ ᱵᱚᱸᱜᱟ ᱦᱚᱸᱭ ᱥᱚᱛ ᱜᱮᱭᱟ ᱟᱪᱪᱷᱟ ᱞᱟᱹᱭ ᱠᱮᱭᱟ ᱵᱤᱱ ᱱᱚᱰᱮ ᱢᱟᱱᱮ ᱪᱮᱫ ᱪᱮᱫ ᱞᱮᱠᱟᱱ ᱚᱱᱠᱟᱱ ᱥᱚᱢᱚᱥᱥᱟ ᱯᱚᱨᱵᱚ ᱯᱚᱨᱤᱥᱛᱷᱤᱛᱤ ᱠᱚᱨᱮᱱᱟᱜ ᱢᱟᱱᱥᱤᱠ ᱫᱟᱲᱮᱭᱟᱜᱼᱟ ᱵᱚᱱ ᱪᱮᱫ ᱪᱮᱫ ᱚᱱᱠᱟᱱᱟᱜ ᱱᱚᱰᱮ ᱫᱚ ᱱᱟᱦᱟᱜ ᱢᱟᱱᱥᱤᱠ ᱫᱚ ᱡᱚᱛᱚ ᱞᱮᱠᱟᱱ ᱠᱚᱫᱚ ᱢᱟᱱᱮ ᱥᱤᱢ ᱢᱮᱨᱚᱢ ᱥᱤᱢ ᱠᱚᱫᱚ ᱦᱟᱸᱜ ᱵᱟᱠᱚ ᱜᱟᱱᱚᱜᱼᱟ ᱢᱟᱱᱮ ᱢᱮᱨᱚᱢ ᱠᱚ ᱵᱚᱫᱟ ᱠᱚᱜᱮ ᱦᱟᱸᱜ ᱠᱚ ᱢᱟᱱᱥᱤᱠᱚᱜᱼᱟ ᱟᱪᱪᱷᱟ ᱟᱨᱚ ᱠᱤᱪᱷᱩ ᱠᱟᱛᱷᱟ ᱞᱤᱧ ᱠᱩᱞᱤ ᱵᱮᱱᱟ ᱟᱭᱢᱟ ᱜᱟᱱ ᱦᱚᱴᱮᱞ ᱞᱤᱧ ᱟᱸᱡᱚᱢ ᱟᱠᱟᱫᱼᱟ ᱱᱚᱰᱮᱱᱟᱜ ᱱᱟᱜᱟᱢ ᱠᱟᱛᱷᱟ ᱢᱮᱱᱟᱠᱚ ᱡᱮ ᱱᱚᱰᱮ ᱠᱤᱪᱷᱩ ᱜᱟᱱ ᱢᱮᱱᱟᱠᱚ ᱵᱩᱨᱩ ᱨᱮ ᱯᱟᱥᱟᱱ ᱞᱮᱱᱟ ᱠᱚ ᱢᱮᱱᱟᱠᱚ ᱛᱚ ᱩᱱᱟᱹᱜ ᱜᱟᱱ ᱚᱱᱟ ᱠᱚᱨᱮᱱᱟᱜ ᱠᱤᱪᱷᱩ ᱡᱟᱱᱠᱟᱨᱤ ᱢᱮᱱᱟᱜ ᱛᱟᱹᱵᱤᱱᱟ ᱟᱫᱚ ᱱᱚᱰᱮ ᱫᱚ ᱯᱟᱥᱟᱱ ᱫᱚ ᱱᱚᱝᱠᱟ ᱦᱩᱭᱱᱟ ᱥᱮᱸᱫᱽᱨᱟ ᱠᱚᱲᱟᱭ ᱟᱸᱜᱮᱞ ᱞᱮᱱᱟ ᱛᱟᱦᱮᱸ ᱫᱚ ᱟᱪᱪᱷᱟ ᱟᱫᱚ ᱩᱱᱤᱭᱟᱜ ᱯᱟᱥᱟᱱ ᱜᱮ ᱱᱟᱦᱟᱜ ᱱᱤᱛᱚᱜ ᱫᱚ ᱢᱮᱱᱟᱜ ᱛᱟᱭ ᱟᱪᱪᱷᱟ ᱯᱟᱥᱟᱱ ᱫᱚ ᱞᱟᱹᱭ ᱠᱮᱫ ᱵᱮᱱ ᱚᱠᱟ ᱡᱟᱭᱜᱟ ᱨᱮ ᱢᱮᱱᱟᱜᱼᱟ ᱱᱚᱰᱮ ᱵᱩᱨᱩ ᱢᱟ ᱱᱩᱱᱟᱹᱜ ᱢᱟᱨᱟᱝ ᱵᱩᱨᱩ ᱠᱟᱱᱟ ᱵᱩᱨᱩ ᱫᱚ ᱫᱷᱤᱨᱤ ᱱᱟᱦᱟᱜ ᱫᱟᱨᱮ ᱠᱚ ᱡᱟᱦᱟᱸ ᱞᱮᱠᱟ ᱢᱮᱱᱟᱜᱼᱟ ᱚᱱᱟ ᱵᱚᱸᱜᱟ ᱛᱷᱟᱱ ᱡᱟᱦᱟᱸ ᱚᱸᱰᱮ ᱢᱮᱱᱟᱜᱼᱟ ᱚᱱᱟ ᱠᱷᱚᱱ ᱪᱮᱛᱟᱱ ᱨᱮ ᱡᱟᱦᱟᱸ ᱯᱩᱸᱰ ᱜᱮ ᱧᱮᱞᱚᱜ ᱠᱟᱱᱟ ᱯᱟᱥᱟᱱ ᱫᱚ ᱚᱱᱟ ᱴᱷᱮᱱ ᱠᱟᱱᱟ ᱟᱪᱪᱷᱟ ᱟᱹᱰᱤ ᱟᱹᱰᱤ ᱥᱟᱨᱦᱟᱣ ᱟᱭᱢᱟ ᱜᱟᱱ ᱵᱚᱭᱦᱟ ᱠᱚ ᱦᱮᱡ ᱠᱟᱱᱟ ᱟᱫᱚ ᱟᱨᱚ ᱱᱩᱠᱩ ᱵᱚᱭᱦᱟ ᱠᱚᱵᱚᱱ ᱠᱩᱞᱤ ᱠᱚᱣᱟ ᱚᱠᱟ ᱠᱚᱨᱮ ᱠᱷᱚᱱ ᱠᱚ ᱦᱮᱡ ᱠᱟᱱᱟ ᱟᱹᱵᱤᱱ ᱵᱤᱱ ᱞᱟᱹᱭ ᱠᱮᱜᱼᱟ ᱟᱹᱵᱤᱱ ᱚᱠᱟ ᱠᱷᱚᱱ ᱟᱹᱞᱤᱧ ᱜᱚᱢᱠᱮ ᱞᱤᱧ ᱦᱮᱡ ᱠᱟᱱᱟ ᱡᱷᱩᱢᱩᱨ ᱠᱷᱚᱱᱟᱜ ᱟᱹᱞᱤᱧᱟᱜ ᱫᱚ ᱠᱷᱟᱨᱟ ᱦᱮᱢᱵᱨᱚᱢ ᱧᱩᱛᱩᱢ ᱛᱟᱹᱞᱤᱧ ᱯᱟᱦᱟᱨᱤ ᱯᱟᱦᱟᱞᱤ ᱵᱟᱨ ᱦᱟᱸᱜ ᱱᱟᱣᱟ ᱥᱮᱨᱢᱟ ᱛᱮᱦᱮᱧ ᱫᱚᱞᱤᱧ ᱫᱟᱦᱲᱤ ᱵᱩᱨᱩ ᱵᱚᱸᱜᱟ ᱫᱚᱞᱤᱧ ᱦᱤᱡᱩᱜ ᱠᱟᱱᱟ ᱟᱨ ᱱᱚᱣᱟ ᱯᱟᱹᱦᱤᱞ ᱛᱮ ᱡᱟᱦᱟᱸᱭ ᱠᱚᱵᱚᱱ ᱦᱮᱡ ᱠᱟᱱᱟ ᱟᱵᱚ ᱢᱚᱫᱽᱫᱷᱮ ᱨᱮ ᱟᱯᱮ ᱢᱚᱫᱽᱫᱷᱮ ᱨᱮ ᱵᱟᱝᱜᱮ ᱯᱷᱟᱥᱴᱮ ᱵᱟᱨ ᱜᱮ ᱟᱪᱪᱷᱟ ᱱᱚᱛᱮ ᱵᱚᱱ ᱪᱟᱞᱟᱜᱼᱟ ᱟᱨ ᱵᱚᱱ ᱠᱩᱞᱤ ᱠᱚᱣᱟ ᱜᱚᱢᱠᱮ ᱠᱚ ᱟᱨ ᱟᱹᱵᱤᱱ ᱟᱹᱵᱤᱱ ᱡᱟᱦᱟᱸᱭ ᱞᱟᱹᱭ ᱠᱮᱜᱼᱟ ᱵᱤᱱ ᱟᱹᱵᱤᱱ ᱱᱚᱛᱮ ᱱᱚᱛᱮ ᱦᱤᱡᱩᱜ ᱵᱤᱱ ᱟᱹᱵᱤᱱ ᱟᱹᱵᱤᱱᱟᱜ ᱩᱯᱨᱩᱢ ᱫᱚ

ᱛᱚ ᱪᱮᱫ ᱞᱮᱠᱟ ᱡᱟᱦᱟᱱᱟᱜ ᱢᱟᱱᱥᱤᱠ ᱵᱟᱠᱷᱨᱟ ᱜᱮᱵᱤᱱ ᱦᱮᱡ ᱠᱟᱱᱟ ᱥᱮ ᱱᱚᱰᱮ ᱧᱮᱞ ᱵᱟᱠᱷᱨᱟ ᱢᱟᱱᱮ ᱧᱮᱞ ᱵᱟᱲᱟ ᱦᱚᱸ ᱟᱨ ᱢᱟᱱᱥᱤᱠ ᱦᱚᱸ ᱟᱹᱰᱤ ᱟᱹᱰᱤ ᱥᱟᱨᱦᱟᱣ